ᱥᱟᱱᱟᱢ ᱠᱚᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱟᱵᱚ ᱡᱟᱦᱟᱱᱟᱜ ᱵᱚ ᱠᱟᱹᱢᱤᱭᱟ ᱚᱱᱟ ᱠᱟᱹᱢᱤ ᱢᱟᱲᱟᱝ ᱨᱮ ᱡᱚᱛᱚ ᱦᱚᱲ ᱜᱮ ᱢᱚᱱ ᱨᱮ ᱵᱷᱟᱵᱽᱱᱟ ᱦᱤᱡᱩᱜᱼᱟ ᱪᱤᱱᱛᱟ ᱦᱤᱡᱩᱜᱼᱟ ᱚᱠᱚᱭ ᱪᱮᱫ ᱠᱚ ᱢᱤᱛᱟᱹᱧᱟ ᱤᱧ ᱪᱮᱫ ᱠᱚ ᱢᱤᱛᱟᱹᱧᱟ ᱱᱚᱣᱟ ᱠᱟᱛᱷᱟ ᱤᱫᱤ ᱠᱟᱛᱮ ᱟᱵᱚ ᱟᱹᱰᱤ ᱜᱟᱱ ᱟᱵᱚ ᱞᱟᱹᱜᱤᱫ ᱚᱥᱩᱵᱤᱫᱷᱟᱹ ᱵᱚ ᱵᱮᱱᱟᱣᱟ ᱪᱤᱠᱟᱹᱛᱮ ᱟᱵᱚ ᱡᱟᱦᱟᱱᱟᱜ ᱠᱟᱹᱢᱤ ᱢᱟᱲᱟᱝ ᱨᱮᱜᱮ ᱟᱵᱚ ᱦᱚᱲ ᱫᱚᱠᱚ ᱢᱮᱱ ᱜᱮᱭᱟ ᱦᱚᱲ ᱵᱟᱝ ᱠᱚ ᱢᱮᱱᱟ ᱢᱮᱱᱛᱮ ᱪᱮᱫ ᱦᱚᱸ ᱠᱟᱛᱷᱟ ᱫᱚ ᱵᱟᱹᱱᱩᱜᱼᱟ ᱢᱤᱫᱴᱟᱝ ᱡᱤᱱᱤᱥ ᱦᱩᱭᱩᱜ ᱠᱟᱱᱟ ᱟᱵᱚᱣᱟᱜ ᱢᱚᱱ ᱨᱮ ᱛᱤᱱᱟᱹᱜ ᱟᱛᱢᱚ ᱵᱤᱥᱥᱟᱥ ᱢᱮᱱᱟᱜᱼᱟ ᱚᱱᱟ ᱟᱛᱢᱚ ᱵᱤᱥᱥᱟᱥ ᱤᱫᱤ ᱠᱟᱛᱮ ᱜᱮ ᱟᱵᱚ ᱡᱚᱛᱚᱣᱟᱜ ᱠᱟᱹᱢᱤ ᱵᱚ ᱠᱟᱹᱢᱤ ᱫᱟᱲᱮᱭᱟᱜᱼᱟ ᱠᱤᱱᱛᱩ ᱦᱚᱲ ᱪᱮᱫ ᱠᱚ ᱢᱮᱱᱟ ᱵᱟᱝ ᱠᱚ ᱢᱮᱱᱟ ᱚᱱᱟ ᱫᱚ ᱟᱠᱚᱣᱟᱜ ᱠᱟᱛᱷᱟ ᱠᱟᱱᱟ ᱠᱤᱱᱛᱩ ᱟᱵᱚ ᱥᱟᱶᱛᱟ ᱥᱚᱢᱟᱡᱽ ᱨᱮᱱ ᱦᱚᱲ ᱠᱚ ᱡᱚᱛᱚ ᱦᱚᱲ ᱚᱱᱟ ᱤᱫᱤ ᱠᱟᱛᱮ ᱟᱵᱚ ᱢᱟᱲᱟᱝ ᱥᱮᱫ ᱞᱟᱦᱟᱜ ᱨᱮᱭᱟᱜ ᱚᱥᱩᱵᱤᱫᱷᱟ ᱥᱨᱤᱥᱴᱤᱜ ᱠᱟᱱᱟ ᱡᱟᱦᱟᱱᱟᱜ ᱠᱟᱹᱢᱤ ᱨᱮ ᱡᱟᱦᱟᱱᱟᱜ ᱵᱮᱯᱟᱨ ᱨᱮ ᱚᱞᱚᱜ ᱨᱮ ᱠᱟᱹᱢᱤ ᱮᱛᱚᱦᱚᱵ ᱨᱮ ᱨᱚᱲ ᱨᱮ ᱡᱚᱢ ᱨᱮ ᱟᱹᱰᱤ ᱜᱟᱱ ᱱᱚᱝᱠᱟ ᱟᱭᱢᱟ ᱢᱮᱱᱟᱜᱼᱟ ᱚᱱᱟ ᱡᱤᱱᱤᱥ ᱠᱚ ᱢᱟᱲᱟᱝ ᱨᱮ ᱱᱚᱜᱼᱚ ᱱᱚᱣᱟ ᱠᱟᱛᱷᱟ ᱦᱤᱡᱩᱜᱼᱟ ᱤᱧ ᱫᱚ ᱪᱮᱫ ᱠᱚ ᱢᱤᱛᱟᱹᱧᱟ ᱟᱵᱚ ᱠᱟᱛᱷᱟ ᱦᱤᱡᱩᱜ ᱠᱟᱱᱟ ᱦᱚᱲ ᱪᱮᱫ ᱠᱚ ᱢᱮᱱᱟ ᱵᱟᱠᱚ ᱢᱮᱱᱟ ᱚᱱᱟ ᱫᱚ ᱢᱟᱨᱟᱝ ᱡᱤᱱᱤᱥ ᱫᱚ ᱵᱟᱝ ᱠᱟᱱᱟ ᱦᱚᱲ ᱡᱟᱦᱟᱱᱟᱜ ᱠᱚ ᱢᱮᱱ ᱠᱮᱫ ᱚᱱᱟ ᱢᱮᱱ ᱫᱚ ᱟᱠᱚᱣᱟᱜ ᱠᱟᱱᱟ ᱠᱤᱱᱛᱩ ᱠᱟᱹᱢᱤ ᱫᱚ ᱟᱵᱚᱣᱟᱜ ᱠᱟᱱᱟ ᱡᱚᱛᱚ ᱠᱷᱮᱛᱨᱮ ᱨᱮᱜᱮ ᱡᱩᱫᱤ ᱦᱚᱲ ᱠᱚ ᱪᱮᱫ ᱠᱚ ᱢᱮᱱᱟ ᱚᱱᱟ ᱤᱫᱤ ᱠᱟᱛᱮ ᱵᱚ ᱫᱟᱵ ᱠᱟᱜᱼᱟ ᱠᱟᱹᱢᱤ ᱵᱟᱝ ᱵᱚ ᱮᱦᱚᱵᱟ ᱠᱟᱹᱢᱤ ᱵᱟᱵᱚ ᱠᱟᱹᱢᱤᱭᱟ ᱮᱱᱠᱷᱟᱱ ᱫᱚ ᱟᱵᱚᱣᱟᱜ ᱜᱮ ᱚᱥᱩᱵᱤᱫᱷᱟᱜᱼᱟ ᱟᱵᱚ ᱜᱮ ᱢᱟᱲᱟᱝ ᱥᱮᱫ ᱥᱮᱱᱚᱜ ᱨᱮᱭᱟᱜ ᱟᱵᱚ ᱜᱮ ᱢᱟᱲᱟᱝ ᱥᱮᱫ ᱞᱟᱦᱟᱜ ᱨᱮᱭᱟᱜ ᱚᱥᱩᱵᱤᱫᱷᱟ ᱦᱩᱭᱩᱜᱼᱟ ᱚᱱᱟᱛᱮ ᱦᱚᱲ ᱫᱚ ᱪᱮᱫ ᱠᱚ ᱢᱮᱱ ᱠᱮᱜᱼᱟ ᱵᱟᱝ ᱠᱚ ᱢᱮᱱ ᱠᱮᱜᱼᱟ ᱚᱱᱟ ᱫᱚ ᱚᱱᱟ ᱫᱚ ᱜᱩᱨᱩᱛᱛᱚ ᱠᱟᱛᱷᱟ ᱫᱚ ᱵᱟᱵᱚ ᱤᱫᱤᱭᱟ ᱟᱵᱚ ᱡᱟᱦᱟᱱᱟᱜ ᱠᱟᱹᱢᱤ ᱥᱟᱱᱟ ᱵᱚᱱᱟ ᱱᱤᱡᱚ ᱵᱩᱫᱷᱤ ᱵᱤᱵᱮᱠ ᱠᱷᱟᱴᱟᱣ ᱠᱟᱛᱮ ᱱᱤᱡᱮᱨᱟᱜ ᱵᱩᱫᱷᱤ ᱵᱚᱲᱚ ᱨᱮ ᱱᱤᱡᱮᱨᱟᱜ ᱵᱤᱵᱮᱠ ᱵᱮᱥ ᱚᱠᱟᱭ ᱢᱮᱱᱟ ᱚᱱᱟ ᱡᱩᱫᱤ ᱵᱚ ᱠᱟᱹᱢᱤᱭᱟ ᱦᱚᱲ ᱫᱚ ᱡᱟᱦᱟᱱᱟᱜ ᱠᱚ ᱢᱮᱱ ᱠᱮᱫ ᱚᱱᱟ ᱫᱚ ᱟᱵᱚᱣᱟᱜ ᱫᱚ ᱪᱮᱫ ᱦᱚᱸ ᱵᱟᱝ ᱦᱟᱹᱥᱩᱵᱚᱱ ᱠᱟᱛᱷᱟ ᱚᱱᱟ ᱤᱫᱤ ᱠᱟᱛᱮ ᱟᱵᱚᱣᱟᱜ ᱠᱟᱹᱢᱤ ᱵᱟᱝ ᱚᱴᱠᱟᱣ ᱠᱟᱛᱷᱟ ᱱᱚᱜᱼᱚ ᱱᱟ ᱡᱤᱱᱤᱥ ᱜᱮ ᱦᱚᱲ ᱪᱮᱫ ᱠᱚ ᱢᱤᱛᱟᱹᱧᱟ ᱱᱚᱜᱼᱚ ᱱᱚᱣᱟ ᱜᱮ ᱟᱵᱚᱣᱟᱜ ᱢᱚᱱ ᱠᱷᱚᱱ ᱱᱚᱣᱟ ᱵᱚᱦᱚᱜ ᱠᱷᱚᱱ ᱯᱩᱨᱟᱹ ᱵᱚ ᱥᱟᱦᱟᱭᱟ ᱮᱱᱠᱷᱟᱱ ᱧᱮᱞᱟᱵᱚ ᱡᱚᱛᱚ ᱠᱷᱮᱛᱨᱮ ᱨᱮᱜᱮ ᱟᱹᱰᱤ ᱵᱮᱥ ᱵᱚ ᱠᱟᱹᱢᱤ ᱫᱟᱲᱮᱭᱟᱜᱼᱟ ᱱᱤᱛᱚᱝ ᱧᱮᱞᱚᱜ ᱠᱟᱱᱟ ᱠᱚᱲᱟ ᱜᱤᱫᱽᱨᱟᱹ ᱠᱷᱚᱱ ᱠᱩᱲᱤ ᱜᱤᱫᱽᱨᱟᱹ ᱚᱞᱚᱜ ᱨᱮ ᱯᱟᱲᱦᱟᱣ ᱨᱮ ᱮᱱᱮᱡ ᱨᱮ ᱥᱮᱨᱮᱧ ᱨᱮ ᱡᱚᱛᱚ ᱠᱷᱮᱛᱨᱮ ᱨᱮᱜᱮ ᱟᱵᱚᱨᱤᱱ ᱠᱩᱲᱤ ᱜᱤᱫᱽᱨᱟᱹ ᱠᱚ ᱟᱹᱰᱤ ᱪᱮᱨᱦᱟ ᱥᱚᱢᱟᱡᱽ ᱨᱮ ᱡᱩᱞᱩᱜ ᱤᱯᱤᱞ ᱞᱮᱠᱟ ᱠᱚ ᱟᱠᱚᱣᱟᱜ ᱠᱟᱹᱢᱤ ᱠᱷᱮᱛᱨᱮ ᱨᱮ ᱟᱹᱰᱤ ᱨᱟᱹᱥᱠᱟᱹ ᱜᱮ ᱢᱟᱲᱟᱝ ᱥᱮᱫ ᱨᱮ ᱢᱮᱱᱟᱜ ᱠᱚᱣᱟ ᱢᱟᱲᱟᱝ ᱥᱮᱫ ᱨᱮᱠᱚ ᱞᱟᱦᱟ ᱟᱠᱟᱱᱟ ᱛᱚᱵᱮ ᱩᱱᱠᱩ ᱫᱚ ᱚᱠᱚᱭᱟᱜ ᱠᱟᱛᱷᱟ ᱵᱟᱝ ᱠᱷᱟᱹᱛᱤᱨ ᱠᱟᱛᱮ ᱱᱤᱡᱮᱨᱟᱜ ᱵᱩᱫᱷᱤ ᱵᱤᱵᱮᱠ ᱠᱷᱟᱴᱟᱣ ᱠᱟᱛᱮ ᱚᱠᱚᱭ ᱪᱮᱫ ᱠᱚ ᱢᱮᱱᱟ ᱵᱟᱝ ᱠᱚ ᱢᱮᱱᱟ ᱚᱱᱟ ᱵᱟᱝ ᱩᱭᱦᱟᱹᱨ ᱠᱟᱛᱮ ᱠᱟᱹᱢᱤ ᱟᱠᱟᱫ ᱛᱮ ᱠᱷᱟᱹᱛᱤᱨ ᱛᱮᱦᱮᱧ ᱟᱠᱚ ᱞᱟᱦᱟᱱᱛᱤ ᱨᱮ ᱢᱮᱱᱟᱜ ᱠᱚᱣᱟ ᱢᱟᱲᱟᱝ ᱥᱮᱫ ᱨᱮ ᱢᱮᱱᱟᱜ ᱠᱚᱣᱟ ᱟᱵᱚ ᱡᱟᱦᱟᱸ ᱛᱤᱱᱟᱹᱜ ᱦᱚᱲ ᱵᱚ ᱥᱟᱨᱮᱡ ᱮᱱᱟ ᱟᱵᱚ ᱦᱚᱸ ᱚᱱᱠᱟ ᱜᱮ ᱦᱚᱲ ᱠᱚ ᱪᱮᱫ ᱦᱚᱲ ᱪᱮᱫ ᱠᱚ ᱢᱮᱱᱟ ᱵᱟᱠᱚ ᱢᱮᱱᱟ ᱚᱱᱟ ᱫᱚ ᱟᱵᱚ ᱚᱱᱟ ᱡᱤᱱᱤᱥ ᱫᱚ ᱟᱵᱚᱣᱟᱜ ᱵᱚᱦᱚᱜ ᱨᱮ ᱵᱟᱝ ᱥᱟᱢᱵᱟᱣ ᱠᱟᱛᱮ ᱟᱵᱚ ᱛᱤᱱᱟᱹᱜ ᱡᱳᱨ ᱵᱚ ᱠᱟᱹᱢᱤ ᱫᱟᱲᱮᱭᱟᱜᱼᱟ ᱛᱤᱱᱟᱹᱜ ᱡᱳᱨ ᱵᱚ ᱞᱟᱦᱟᱱᱛᱤ ᱫᱟᱲᱮᱭᱟᱜᱼᱟ ᱚᱱᱟ ᱪᱮᱛᱟᱱ ᱨᱮ ᱢᱚᱱ ᱢᱟ ᱮᱱᱠᱷᱟᱱ ᱧᱮᱞ ᱟᱵᱚ ᱟᱵᱚ ᱦᱚᱸ ᱦᱚᱲ ᱠᱚ ᱞᱮᱠᱟᱜᱮ ᱟᱵᱚ ᱦᱚᱸ ᱟᱠᱚ ᱞᱮᱠᱟ ᱜᱮ ᱢᱟᱲᱟᱝ ᱟᱨ ᱢᱟᱲᱟᱝ ᱥᱮᱫ ᱵᱚ ᱞᱟᱦᱟᱱᱛᱤᱜᱼᱟ ᱟᱵᱚ ᱦᱚᱸ ᱟᱠᱚ ᱞᱮᱠᱟ ᱢᱟᱲᱟᱝᱚᱜ ᱞᱟᱹᱜᱤᱫ ᱵᱚ ᱪᱮᱥᱴᱟᱭ ᱢᱟ ᱛᱚᱵᱮ ᱮᱱᱟᱝ ᱟᱵᱚᱣᱟᱜ ᱱᱤᱡᱚᱨᱟᱜ ᱚᱲᱟᱜ ᱨᱮᱭᱟᱜ ᱥᱚᱢᱟᱡᱽ ᱨᱮᱭᱟᱜ ᱵᱮᱥ ᱦᱩᱭ ᱫᱟᱲᱮᱜᱚᱜᱼᱟ ᱟᱨ ᱥᱚᱢᱟᱡᱽ ᱨᱮᱭᱟᱜ ᱵᱮᱥ ᱦᱩᱭᱩᱜ ᱢᱟᱲᱟᱝ ᱨᱮ ᱱᱤᱡᱚᱨᱟᱜ ᱵᱮᱥ ᱦᱩᱭ ᱞᱮᱱ ᱨᱮᱥᱮᱱ ᱫᱚ ᱛᱚᱵᱮ ᱚᱱᱟ ᱤᱫᱤ ᱠᱟᱛᱮ ᱵᱤᱥᱛᱤ ᱵᱟᱹᱞᱤᱧ ᱢᱮᱱᱟ ᱦᱚᱲ ᱪᱮᱫ ᱠᱚ ᱢᱤᱛᱟᱹᱧᱟ ᱵᱟᱠᱚ ᱢᱤᱛᱟᱹᱧᱟ ᱚᱱᱟ ᱡᱤᱱᱤᱥ ᱫᱚ ᱟᱵᱚᱣᱟᱜ ᱢᱚᱱ ᱨᱮ ᱵᱟᱝ ᱫᱚᱦᱚ ᱠᱟᱛᱮ ᱟᱵᱚ ᱛᱤᱱᱟᱹᱜ ᱵᱚ ᱠᱟᱹᱢᱤ ᱫᱟᱲᱮᱭᱟᱜᱼᱟ ᱛᱤᱱᱟᱹᱜ ᱤᱧ ᱫᱟᱲᱮᱭᱟᱜᱼᱟ ᱪᱮᱫ ᱞᱮᱠᱟᱨᱤᱧ ᱫᱟᱲᱮᱭᱟᱜᱼᱟ ᱚᱱᱟᱜᱮ ᱵᱩᱫᱷᱤ ᱵᱤᱵᱮᱠ ᱠᱷᱟᱴᱟᱣ ᱠᱟᱛᱮ ᱵᱚ ᱠᱟᱹᱢᱤ ᱢᱟ ᱱᱤᱦᱟᱹᱛᱤ ᱟᱵᱚᱣᱟᱜ ᱡᱤᱵᱚᱱ ᱨᱮᱭᱟᱜ ᱩᱱᱱᱚᱛᱤ ᱦᱩᱭ ᱫᱟᱲᱮᱜᱚᱜᱼᱟ ᱟᱵᱚᱣᱟᱜ ᱯᱚᱨᱤᱵᱟᱨ ᱨᱮᱭᱟᱜ ᱩᱱᱱᱚᱛᱤ ᱦᱩᱭ ᱫᱟᱲᱮᱜᱚᱜᱼᱟ ᱮᱱᱠᱷᱟᱱ ᱟᱵᱚ ᱥᱚᱢᱟᱡᱽ ᱛᱟᱞᱟ ᱨᱮ ᱥᱟᱶᱛᱟ ᱛᱟᱞᱟ ᱨᱮ ᱛᱤᱸᱜᱩ ᱠᱮᱴᱮᱡ ᱠᱟᱛᱮ ᱟᱹᱰᱤ ᱨᱟᱹᱥᱠᱟᱹ ᱵᱚ ᱵᱩᱡᱷᱟᱹᱣᱟ ᱟᱹᱰᱤ ᱟᱵᱚᱣᱟᱜ ᱢᱟᱹᱱ ᱤᱡᱽᱡᱚᱛ ᱛᱟᱦᱮᱱᱟ ᱢᱟ ᱛᱚᱵᱮ ᱛᱮᱦᱮᱧ ᱫᱚ ᱤᱱᱟᱹᱜ ᱜᱮ ᱟᱹᱞᱤᱧᱟᱜ ᱱᱚᱣᱟ ᱵᱤᱪᱟᱹᱨ ᱞᱟᱭᱤᱠ ᱥᱟᱵᱥᱠᱨᱟᱭᱤᱵᱽ ᱠᱚᱢᱮᱱᱴ ᱢᱟᱫᱽᱫᱷᱚᱢ ᱛᱮ ᱡᱚᱛᱚ ᱦᱚᱲ ᱜᱮᱵᱚ ᱵᱤᱪᱟᱹᱨ ᱵᱚ ᱫᱚᱦᱚᱭᱟ ᱢᱟ ᱛᱚᱵᱮ ᱤᱱᱟᱹᱜ ᱜᱮ ᱡᱚᱦᱟᱨ